ᱢᱤᱫᱴᱟᱝ ᱪᱷᱤᱴ ᱜᱮᱸᱫᱟᱜ ᱞᱮᱠᱟ ᱩᱰᱩᱠ ᱠᱟᱛᱮ ᱢᱟᱹᱭᱟᱜ ᱢᱚᱪᱟᱨᱮ ᱞᱟᱴᱷᱟᱣᱟᱫ ᱛᱟᱭᱟ ᱟᱨ ᱢᱤᱫᱴᱟᱝ ᱵᱚᱥᱛᱟ ᱨᱮ ᱥᱟᱢᱵᱟᱣ ᱠᱟᱛᱮ ᱜᱚᱜ ᱠᱟᱛᱮ ᱩᱱᱤ ᱦᱚᱲ ᱛᱟᱲᱟᱢᱮ ᱫᱷᱩᱨᱟᱹᱣ ᱮᱱᱟ ᱥᱴᱮᱥᱚᱱ ᱥᱩᱨ ᱨᱮᱱᱟᱜ ᱰᱚᱵᱷᱟᱜ ᱥᱮᱫ ᱪᱟᱞᱟᱣ ᱠᱟᱛᱮ ᱥᱟᱜᱮᱱ ᱞᱚᱥᱚᱫ ᱠᱚᱭ ᱚᱡᱚᱜ ᱡᱚᱝ ᱟᱱᱟ ᱡᱟᱛᱮ ᱠᱚᱠᱚᱭ ᱜᱤᱫᱽᱨᱟᱹ ᱞᱮᱠᱟ ᱠᱚ ᱧᱮᱞᱮ ᱢᱟ ᱢᱤᱫᱴᱟᱝ ᱴᱤᱴᱤ ᱢᱳᱵᱟᱭᱤᱞ ᱛᱮ ᱚᱠᱚᱭ ᱴᱷᱮᱱ ᱪᱚᱭ ᱯᱷᱳᱱ ᱜᱚᱫ ᱠᱮᱫᱟ ᱢᱤᱫ ᱜᱷᱟᱹᱲᱤᱡ ᱛᱮ ᱫᱚᱢᱮ ᱯᱩᱞᱤᱥ ᱠᱚ ᱦᱮᱡ ᱜᱚᱫ ᱮᱱᱟ ᱟᱨ ᱩᱱᱤ ᱦᱚᱲ ᱠᱚ ᱜᱷᱮᱨᱟᱣ ᱮᱥᱮᱫ ᱠᱮᱫᱮᱭᱟ ᱛᱮᱦᱮᱧᱟᱜ ᱠᱟᱹᱦᱱᱤ ᱨᱮᱭᱟᱜ ᱧᱩᱛᱩᱢ ᱫᱚ ᱦᱩᱭᱩᱜ ᱠᱟᱱᱟ ᱚᱰᱜᱟ ᱫᱷᱚᱨᱟ ᱢᱟ ᱛᱟᱦᱚᱞᱮ ᱠᱟᱹᱦᱱᱤ ᱛᱮᱫ ᱢᱩᱪᱟᱹᱫ ᱫᱷᱟᱹᱨᱤᱡ ᱟᱸᱡᱚᱢ ᱛᱟᱵᱚᱱ ᱯᱮ ᱟᱨ ᱵᱟᱝᱠᱷᱟᱱ ᱠᱟᱹᱦᱱᱤ ᱨᱮᱭᱟᱜ ᱥᱤᱵᱤᱞ ᱥᱚᱲᱚᱢ ᱨᱟᱥᱟ ᱫᱚ ᱵᱟᱝ ᱵᱚᱱ ᱛᱮᱵᱟᱜ ᱧᱟᱢ ᱫᱟᱲᱮᱭᱟᱜᱼᱟ ᱟᱨ ᱦᱮᱸ ᱱᱚᱝᱠᱟᱱ ᱠᱟᱹᱦᱱᱤ ᱠᱚ ᱟᱨᱚ ᱧᱟᱢ ᱞᱟᱹᱜᱤᱫ ᱪᱮᱱᱮᱞ ᱛᱮᱫ ᱥᱟᱵᱥᱠᱨᱟᱭᱤᱵᱽ ᱥᱟᱶᱛᱮ ᱜᱷᱚᱱᱴᱟ ᱪᱤᱱᱦᱟᱹ ᱨᱮ ᱡᱚᱴᱮᱫ ᱫᱚ ᱟᱞᱚ ᱵᱚᱱ ᱦᱤᱲᱤᱧ ᱢᱟ ᱥᱟᱨᱜᱟᱰᱤ ᱟᱛᱳ ᱨᱮ ᱪᱟᱢᱯᱟ ᱟᱨ ᱥᱩᱨᱟᱹᱭ ᱨᱮᱱ ᱵᱟᱨᱭᱟ ᱜᱤᱫᱽᱨᱟᱹ ᱢᱤᱫ ᱠᱚᱲᱟ ᱧᱩᱛᱩᱢ ᱛᱟᱭ ᱫᱚ ᱥᱟᱜᱮᱱ ᱟᱨ ᱢᱤᱫ ᱠᱩᱲᱤ ᱧᱩᱛᱩᱢ ᱛᱟᱭ ᱫᱚ ᱨᱤᱢᱤᱞ ᱟᱹᱰᱤ ᱥᱩᱞᱩᱠ ᱜᱷᱟᱨᱚᱸᱡᱽ ᱵᱩᱨᱩ ᱡᱟᱯᱟᱜ ᱟᱹᱛᱩ ᱨᱮ ᱜᱤᱫᱽᱨᱟᱹ ᱠᱚ ᱟᱹᱰᱤ ᱱᱟᱯᱟᱭ ᱛᱮᱠᱚ ᱮᱱᱮᱡ ᱵᱟᱲᱟ ᱡᱚᱝᱟ ᱢᱮᱱᱠᱷᱟᱱ ᱱᱮᱜᱼᱮ ᱠᱤᱪᱷᱩ ᱫᱤᱱ ᱫᱚ ᱜᱤᱫᱽᱨᱟᱹ ᱠᱚ ᱵᱚᱛᱚᱨᱚᱜ ᱠᱟᱱᱟ ᱡᱟᱦᱟᱸ ᱢᱟᱱ ᱛᱟᱦᱟᱸ ᱫᱚ ᱵᱟᱝ ᱠᱚ ᱮᱱᱮᱡ ᱵᱟᱲᱟᱜ ᱠᱟᱱᱟ ᱚᱰᱜᱟ ᱫᱷᱚᱨᱟ ᱵᱚᱛᱚᱨ ᱛᱮ ᱜᱤᱫᱽᱨᱟᱹ ᱠᱚ ᱟᱹᱛᱠᱤᱨᱮᱫ ᱠᱚᱣᱟ ᱨᱤᱢᱤᱞ ᱟᱨ ᱥᱟᱜᱮᱱ ᱦᱚᱸ ᱠᱤᱱ ᱵᱚᱛᱚᱨᱚᱜ ᱠᱟᱱ ᱜᱮᱭᱟ ᱮᱱᱦᱚᱸ ᱠᱩᱞᱦᱤ ᱠᱚᱨᱮ ᱫᱚ ᱠᱤᱱ ᱮᱱᱮᱡ ᱵᱟᱲᱟᱭ ᱜᱮᱭᱟ ᱨᱤᱢᱤᱞ ᱫᱚ ᱛᱩᱨᱩᱭ ᱥᱮᱨᱢᱟ ᱨᱮᱱ ᱟᱨ ᱥᱟᱜᱮᱱ ᱫᱚ ᱟᱨᱮ ᱥᱮᱨᱢᱟ ᱨᱮᱱ ᱥᱟᱜᱮᱱ ᱫᱚ ᱟᱛᱳ ᱤᱥᱠᱩᱞ ᱨᱮᱭ ᱯᱟᱲᱦᱟᱜ ᱠᱟᱱᱟ ᱯᱮ ᱪᱟᱱᱟᱪ ᱨᱮ ᱨᱤᱢᱤᱞ ᱫᱚ ᱱᱮᱜᱼᱮ ᱠᱚ ᱵᱷᱚᱨᱛᱤ ᱜᱚᱫ ᱟᱠᱟᱫᱮᱭᱟ ᱮᱸᱜᱟ ᱟᱯᱟ ᱫᱚ ᱥᱤᱣᱞᱤᱵᱟᱲᱤ ᱟᱛᱳ ᱨᱮ ᱥᱚᱨᱟᱜᱽ ᱠᱤᱥᱟᱹᱬ ᱴᱷᱮᱱ ᱠᱤᱱ ᱠᱟᱹᱢᱤ ᱵᱟᱲᱟᱭᱟ ᱱᱮᱛᱟᱨ ᱫᱚ ᱮᱠᱥᱚ ᱫᱤᱱ ᱨᱮᱱᱟᱜ ᱠᱟᱹᱢᱤ ᱦᱚᱸᱠᱤᱱ ᱧᱟᱢ ᱮᱫᱟ ᱡᱚᱠᱷᱚᱱ ᱡᱟ ᱡᱩᱴᱟᱹᱜᱼᱟ ᱚᱱᱟ ᱜᱮᱠᱤᱱ ᱠᱟᱹᱢᱤᱭᱟ ᱪᱟᱥᱵᱟᱥ ᱫᱚ ᱵᱟᱹᱱᱩᱜ ᱛᱟᱹᱠᱤᱱᱟ ᱮᱠᱮᱱ ᱵᱷᱤᱴᱟᱹ ᱚᱲᱟᱜ ᱥᱩᱢᱩᱝ ᱜᱮ ᱚᱱᱟᱛᱮ ᱵᱟᱦᱨᱮ ᱠᱟᱹᱢᱤ ᱠᱤᱱ ᱪᱟᱞᱟᱣ ᱠᱚᱜᱼᱟ ᱚᱱᱠᱟ ᱢᱤᱫ ᱫᱤᱱ ᱤᱥᱠᱩᱞ ᱪᱷᱩᱴᱤ ᱛᱟᱦᱮᱸ ᱠᱟᱱᱛᱮ ᱵᱟᱱᱟᱨ ᱜᱤᱫᱽᱨᱟᱹ ᱚᱲᱟᱜ ᱨᱮ ᱫᱚᱦᱚ ᱠᱟᱛᱮᱫ ᱩᱱᱠᱤᱱ ᱫᱚ ᱠᱟᱹᱢᱤ ᱠᱤᱱ ᱪᱟᱞᱟᱣ ᱟᱠᱟᱱᱟ ᱵᱚᱭᱦᱟ ᱠᱚᱲᱟ ᱠᱩᱲᱤ ᱚᱲᱟᱜ ᱨᱟᱪᱟ ᱨᱮᱠᱤᱱ ᱮᱱᱮᱡ ᱵᱟᱲᱟᱭ ᱠᱟᱱ ᱛᱟᱦᱮᱸ ᱠᱟᱱᱟ ᱩᱱ ᱨᱤᱢᱤᱞᱮ ᱢᱮᱱ ᱜᱚᱫ ᱠᱮᱫᱟ ᱫᱟᱫᱟ ᱵᱩᱨᱩ ᱨᱮ ᱫᱚᱢᱮ ᱠᱩᱲᱤᱫ ᱨᱟᱢᱟ ᱵᱤᱞᱤ ᱟᱠᱟᱱᱟ ᱟᱹᱛᱩ ᱨᱮᱱ ᱛᱤᱱᱟᱹᱜ ᱜᱤᱫᱽᱨᱟᱹ ᱠᱚ ᱛᱤᱭᱳᱜ ᱟᱹᱜᱩᱭᱮᱫᱟ ᱪᱚᱞᱚ ᱵᱟᱝᱠᱷᱟᱱ ᱟᱞᱟᱝ ᱦᱚᱸᱞᱟᱝ ᱪᱟᱞᱟᱜᱼᱟ ᱥᱟᱜᱮᱱᱮ ᱢᱮᱱ ᱠᱮᱫᱟ ᱵᱟᱵᱟ ᱛᱟᱹᱠᱤᱱ ᱠᱤᱱ ᱢᱮᱱ ᱦᱚᱴᱚ ᱟᱠᱟᱫᱟ ᱚᱲᱟᱜ ᱠᱷᱚᱱ ᱮᱠᱟᱞ ᱟᱞᱚᱵᱮᱱ ᱩᱰᱩᱝᱚᱜᱼᱟ ᱨᱤᱢᱤᱞᱮ ᱢᱮᱱ ᱠᱮᱫᱟ ᱵᱷᱤᱛᱨᱤ ᱥᱮᱱ ᱫᱚ ᱵᱟᱞᱟᱝ ᱪᱟᱞᱟᱜᱼᱟ ᱫᱟᱫᱟ ᱱᱚᱣᱟ ᱟᱹᱛᱩ ᱡᱟᱯᱟᱜ ᱠᱚᱨᱮᱱᱟᱜ ᱜᱮᱞᱟᱝ ᱧᱮᱞᱟ ᱥᱟᱜᱮᱱᱮ ᱢᱮᱱ ᱠᱮᱫᱟ ᱵᱟᱝᱟ ᱢᱟᱹᱭ ᱥᱩᱨ ᱠᱚᱨᱮ ᱫᱚ ᱪᱮᱫᱟᱜ ᱧᱟᱢᱚᱜ ᱛᱮ ᱱᱚᱛᱮᱱᱟᱜ ᱢᱟ ᱡᱷᱚᱛᱚ ᱠᱚ ᱟᱹᱜᱩ ᱪᱟᱵᱟ ᱟᱠᱟᱫ ᱵᱟᱵᱟ ᱜᱚᱜᱚ ᱛᱟᱹᱠᱤᱱ ᱠᱤᱱ ᱦᱮᱡ ᱞᱮᱱᱠᱷᱟᱱ ᱩᱱᱠᱤᱱ ᱜᱮᱞᱟᱝ ᱢᱮᱛᱟ ᱠᱤᱱᱟ ᱨᱤᱢᱤᱞᱮ ᱢᱮᱱ ᱠᱮᱫᱟ ᱩᱦᱩᱸᱜ ᱪᱚᱞᱚ ᱥᱮ ᱫᱟᱫᱟ ᱵᱟᱵᱟ ᱛᱟᱹᱠᱤᱱ ᱫᱚ ᱟᱹᱭᱩᱵ ᱧᱩᱦᱩᱢ ᱵᱟᱝ ᱦᱩᱭ ᱞᱮᱱᱠᱷᱟᱱ ᱵᱟᱝᱠᱤᱱ ᱦᱤᱡᱩᱜᱼᱟ ᱪᱚᱞᱚ ᱥᱩᱨ ᱠᱚᱨᱮᱱᱟᱜ ᱜᱮᱞᱟᱝ ᱧᱮᱞᱟ ᱨᱤᱢᱤᱞ ᱱᱚᱣᱟ ᱠᱟᱛᱷᱟ ᱢᱮᱱ ᱠᱟᱛᱮ ᱵᱤᱸᱰᱩᱡ ᱵᱟᱲᱟ ᱠᱮᱫᱟ ᱥᱟᱜᱮᱱ ᱠᱟᱹᱴᱤᱡ ᱛᱷᱤᱨ ᱠᱟᱛᱮ ᱢᱮᱱ ᱠᱮᱫᱟ ᱛᱚᱵᱮ ᱟᱢ ᱫᱚ ᱚᱲᱟᱜ ᱨᱮ ᱛᱟᱦᱮᱱ ᱢᱮ ᱤᱧ ᱜᱮ ᱪᱟᱞᱟᱣ ᱠᱟᱛᱮᱧ ᱧᱮᱞ ᱟᱹᱜᱩᱭᱮᱫᱟ ᱵᱚᱦᱚᱜ ᱦᱩᱛᱢᱟᱹ ᱠᱟᱛᱮ ᱨᱤᱢᱤᱞᱮ ᱢᱮᱱ ᱠᱮᱫᱟ ᱩᱦᱩᱸᱜ ᱤᱧ ᱫᱚ ᱮᱥᱠᱟᱨ ᱚᱲᱟᱜ ᱨᱮ ᱦᱚᱧ ᱛᱟᱦᱮᱸ ᱠᱚᱜᱼᱟ ᱟᱢ ᱥᱟᱶ ᱛᱮᱜᱮᱧ ᱪᱟᱞᱟᱜᱼᱟ ᱥᱟᱜᱮᱱ ᱨᱤᱢᱤᱞ ᱵᱷᱮᱥᱟᱫᱤ ᱠᱟᱛᱮ ᱢᱮᱱ ᱠᱮᱫᱟ ᱟᱢ ᱥᱟᱶ ᱛᱮᱜᱮᱧ ᱪᱟᱞᱟᱜᱼᱟ ᱵᱩᱨᱩ ᱨᱮ ᱡᱟᱦᱟᱱ ᱠᱚᱠᱚ ᱩᱰᱩᱠ ᱞᱮᱱᱠᱷᱟᱱ ᱟᱢ ᱫᱚᱢ ᱫᱟᱹᱲ ᱫᱟᱲᱮᱭᱟᱜ ᱛᱮ ᱞᱟᱦᱟ ᱥᱮᱨᱢᱟ ᱛᱤᱱᱟᱹᱜ ᱦᱟᱹᱛᱤ ᱠᱚ ᱦᱮᱡ ᱞᱮᱱᱟ ᱵᱟᱢ ᱫᱤᱥᱟᱹᱭᱮᱫᱟ ᱵᱩᱨᱩ ᱨᱮᱱᱟᱜ ᱫᱟᱨᱮ ᱯᱟᱞᱦᱟ ᱠᱚ ᱡᱚᱢ ᱴᱟᱺᱰᱤ ᱠᱮᱫᱟ ᱟᱵᱚ ᱟᱛᱳ ᱨᱮ ᱵᱚᱞᱚ ᱠᱟᱛᱮ ᱠᱟᱭᱨᱟ ᱠᱟᱱᱴᱷᱟᱲ ᱠᱚ ᱡᱚᱢ ᱠᱮᱫᱟ ᱦᱟᱥᱟ ᱚᱲᱟᱜ ᱫᱷᱟᱹᱥᱩᱲ ᱠᱟᱛᱮ ᱦᱩᱲᱩ ᱠᱚ ᱡᱚᱢ ᱠᱮᱫᱟ ᱤᱥᱠᱩᱞ ᱚᱲᱟᱜ ᱨᱟᱹᱯᱩᱫ ᱠᱟᱛᱮ ᱪᱟᱣᱞᱮ ᱠᱚ ᱡᱚᱢ ᱠᱮᱫᱟ ᱵᱟᱢ ᱫᱤᱥᱟᱹᱭᱮᱫᱟ ᱨᱤᱢᱤᱞᱮ ᱢᱮᱱ ᱠᱮᱫᱟ ᱱᱮᱛᱟᱨ ᱫᱚ ᱵᱟᱹᱱᱩᱜ ᱠᱚᱣᱟ ᱦᱟᱹᱛᱤ ᱠᱚ ᱦᱮᱡ ᱞᱮᱱᱠᱷᱟᱱ ᱛᱤᱱᱟᱹᱜ ᱛᱤᱱᱟᱹᱜ ᱦᱚᱲ ᱢᱚᱥᱟᱞ ᱟᱛᱮᱫ ᱠᱚ ᱦᱤᱡᱩᱜᱼᱟ ᱡᱷᱚᱛᱚ ᱵᱩᱡᱽ ᱧᱟᱢᱚᱜᱼᱟ ᱥᱟᱜᱮᱱ ᱟᱨᱦᱚᱸᱭ ᱠᱩᱞᱤ ᱠᱮᱫᱮᱭᱟ ᱟᱨ ᱦᱟᱰᱜᱟᱨ ᱛᱟᱹᱨᱩᱵ ᱚᱰᱜᱟᱫᱷᱚᱨᱟ ᱮᱢᱟᱱ ᱠᱚ ᱩᱰᱩᱠ ᱞᱮᱱᱠᱷᱟᱱ ᱪᱮᱫ ᱮᱢ ᱪᱤᱠᱟᱹᱭᱟ ᱨᱤᱢᱤᱞᱮ ᱢᱮᱱ ᱠᱮᱫᱟ ᱛᱚᱠᱷᱚᱱ ᱩᱱᱠᱩ ᱧᱮᱞ ᱛᱚᱨᱟ ᱫᱟᱹᱲ ᱠᱟᱛᱮ ᱞᱟᱝ ᱦᱤᱡᱩᱜᱼᱟ ᱥᱟᱜᱮᱱ ᱟᱨᱦᱚᱸᱭ ᱠᱩᱞᱤ ᱠᱮᱫᱮᱭᱟ ᱫᱟᱹᱲ ᱫᱟᱲᱮᱭᱟᱜ ᱟᱢ ᱛᱚ ᱨᱤᱢᱤᱞᱮ ᱢᱮᱱ ᱠᱮᱫᱟ ᱦᱮᱸ ᱫᱟᱫᱟ ᱥᱟᱜᱮᱱᱮ ᱢᱮᱱ ᱠᱮᱫᱟ, ᱪᱚᱞᱚ ᱛᱚᱵᱮ, ᱥᱩᱨ ᱠᱚᱨᱮ ᱞᱟᱝ ᱧᱮᱞ ᱵᱟᱲᱟ ᱞᱮᱜᱮ᱾ ᱥᱟᱜᱮᱱᱮ ᱢᱮᱱ ᱠᱮᱫ ᱠᱷᱟᱱ ᱵᱟᱱᱟᱨ ᱵᱚᱭᱦᱟ ᱠᱚᱲᱟ ᱠᱩᱲᱤ ᱠᱩᱲᱤᱫ ᱨᱟᱢᱟ ᱡᱚᱢ ᱠᱤᱱ ᱚᱰᱚᱠ ᱮᱱᱟ ᱵᱩᱨᱩ ᱥᱮᱫ᱾ ᱥᱩᱨ ᱠᱚᱨᱮᱱᱟᱜ ᱠᱚᱨᱮ ᱫᱚ ᱮᱠᱟᱞ ᱵᱟᱹᱱᱩᱜᱼᱟ᱾ ᱵᱩᱨᱩ ᱡᱟᱯᱟᱜ ᱟᱹᱛᱩ ᱠᱚᱨᱮ ᱱᱚᱣᱟ ᱠᱚ ᱮᱞᱟᱠᱟ ᱫᱚ ᱵᱚᱛᱚᱨ ᱨᱮᱱᱟᱜ ᱫᱚ ᱵᱟᱝ ᱠᱟᱱᱟ᱾ ᱛᱚᱵᱮ ᱱᱮᱛᱟᱨ ᱫᱚ ᱫᱤᱱ ᱠᱟᱞ ᱵᱟᱹᱲᱤᱡ ᱟᱠᱟᱱᱟ᱾ ᱥᱟᱜᱮᱱ ᱟᱨ ᱨᱤᱢᱤᱞ ᱛᱟᱹᱠᱤᱱ ᱚᱱᱠᱟ ᱧᱮᱞ ᱧᱮᱞ ᱛᱮ ᱠᱟᱹᱴᱤᱡ ᱵᱷᱤᱛᱨᱤ ᱧᱚᱜ ᱠᱤᱱ ᱵᱚᱞᱚ ᱜᱚᱫ ᱟᱠᱟᱱᱟ᱾ ᱢᱤᱫ ᱴᱷᱮᱱ ᱫᱚ ᱜᱟᱫᱟᱨ ᱜᱮ ᱠᱩᱲᱤᱫ ᱨᱟᱢᱟ ᱡᱚ ᱟᱠᱟᱱᱟ ᱨᱤᱢᱤᱞ ᱮ ᱧᱮᱞ ᱛᱚᱨᱟᱭ ᱢᱮᱱ ᱜᱚᱫ ᱠᱮᱫᱟ ᱦᱟᱱᱮ ᱫᱟᱫᱟ ᱛᱤᱱᱟᱹᱜ ᱠᱩᱲᱤᱫ ᱨᱟᱢᱟ ᱟᱫᱚ ᱠᱤᱱ ᱛᱤᱭᱳᱜ ᱠᱮᱫᱟ ᱥᱟᱨᱡᱚᱢ ᱥᱟᱠᱟᱢ ᱨᱮ ᱯᱷᱩᱲᱩᱜ ᱠᱟᱛᱮ ᱠᱤᱱ ᱫᱚᱦᱚ ᱡᱟᱣᱨᱟ ᱠᱮᱫᱟ ᱢᱤᱫ ᱵᱟᱨ ᱫᱚᱠᱤᱱ ᱠᱚᱴᱚᱜ ᱵᱟᱲᱟ ᱟᱠᱟᱫᱟ ᱩᱱᱜᱮ ᱥᱟᱢᱟᱝ ᱨᱮᱱᱟᱜ ᱡᱷᱩᱲ ᱨᱮ ᱪᱮᱫ ᱞᱮᱠᱟ ᱞᱟᱲᱟᱣᱮᱱ ᱞᱮᱠᱟ ᱪᱚ ᱵᱩᱡᱽ ᱜᱚᱫ ᱮᱱᱟ ᱨᱤᱢᱤᱞ ᱮ ᱢᱮᱱ ᱠᱮᱫᱟ ᱫᱟᱫᱟ ᱥᱟᱝ ᱡᱷᱩᱲ ᱨᱮ ᱪᱮᱞᱮ ᱪᱚ ᱢᱮᱱᱟᱭᱟ ᱪᱮᱫ ᱞᱮᱠᱟ ᱞᱟᱲᱟᱣ ᱜᱚᱫ ᱮᱱᱟ ᱫᱮᱞᱟ ᱞᱟᱝ ᱫᱟᱹᱲᱟ ᱛᱤᱱ ᱥᱟᱺᱜᱤᱧ ᱪᱚᱞᱟᱝ ᱦᱮᱡ ᱟᱠᱟᱱᱟ ᱩᱱ ᱫᱚ ᱛᱟᱨᱟ ᱛᱤᱠᱤᱱ ᱵᱩᱨᱩ ᱨᱮᱱᱟᱜ ᱫᱟᱨᱮ ᱯᱟᱞᱟ ᱛᱮ ᱩᱱᱟᱹᱜ ᱥᱮᱛᱳᱝ ᱫᱚ ᱵᱟᱝ ᱵᱩᱡᱷᱟᱹᱜ ᱠᱟᱱᱟ ᱥᱟᱜᱮᱱ ᱦᱚᱸᱭ ᱢᱮᱱ ᱠᱮᱫᱟ ᱦᱮᱸ ᱢᱟᱹᱭ ᱪᱚᱞᱚ ᱛᱚᱵᱮ ᱞᱟᱝ ᱨᱩᱣᱟᱹᱲᱟ ᱢᱮᱱᱠᱷᱟᱱ ᱥᱟᱢᱟᱝ ᱡᱷᱩᱲ ᱟᱨ ᱦᱚᱸ ᱞᱟᱲᱟᱣ ᱮᱦᱚᱵ ᱮᱱᱟ ᱵᱚᱛᱚᱨ ᱮᱱᱟ ᱠᱤᱱ ᱧᱮᱞ ᱮᱱᱟ ᱥᱟᱢᱟᱝ ᱡᱷᱩᱲ ᱨᱮ ᱢᱤᱫᱴᱟᱝ ᱛᱟᱹᱨᱩᱵᱟᱜ ᱵᱚᱦᱚᱜ ᱵᱟᱱᱟ ᱦᱚᱲ ᱠᱤᱱ ᱜᱩᱞ ᱠᱮᱫᱟ ᱛᱟᱹᱨᱩᱵ ᱛᱟᱹᱨᱩᱵ ᱥᱟᱜᱮᱱ ᱢᱮᱱ ᱛᱚᱨᱟᱭ ᱧᱤᱨ ᱮᱱᱟ ᱢᱮᱱᱠᱷᱟᱱ ᱨᱤᱢᱤᱞ ᱫᱚ ᱵᱟᱭ ᱧᱤᱨ ᱫᱟᱲᱮᱭᱟᱫᱟ ᱵᱚᱛᱚᱨ ᱛᱮᱭ ᱛᱷᱟᱨ ᱛᱷᱟᱨᱟᱜ ᱠᱟᱱᱟ ᱡᱷᱩᱲ ᱠᱷᱚᱱ ᱛᱟᱹᱨᱩᱵ ᱩᱰᱩᱠ ᱠᱟᱛᱮ ᱨᱤᱢᱤᱞ ᱥᱟᱢᱟᱝ ᱨᱮᱭ ᱦᱮᱡ ᱟᱠᱟᱱᱟ ᱟᱹᱰᱤ ᱵᱷᱚᱫᱽᱫᱚ ᱛᱟᱹᱨᱩᱵ ᱟᱱᱰᱨᱟᱣ ᱫᱚ ᱵᱟᱭ ᱟᱱᱰᱨᱟᱣ ᱞᱮᱱᱟ ᱵᱚᱛᱚᱨ ᱛᱮ ᱨᱤᱢᱤᱞ ᱩᱱᱤ ᱛᱟᱹᱨᱩᱵ ᱥᱟᱢᱟᱝ ᱨᱮᱜᱮᱭ ᱞᱟᱛᱚᱣᱟᱜ ᱧᱩᱨ ᱮᱱᱟ ᱥᱟᱜᱮᱱ ᱧᱤᱨ ᱧᱤᱨ ᱛᱟᱭᱚᱢ ᱥᱮᱫ ᱠᱚᱭᱚᱜ ᱠᱟᱛᱮ ᱧᱮᱞ ᱨᱤᱢᱤᱞ ᱢᱟ ᱵᱟᱹᱱᱩᱜ ᱮᱭᱟ ᱡᱟᱹᱱᱤᱡ ᱵᱟᱭ ᱧᱤᱨ ᱫᱟᱲᱮᱭᱟᱫᱟ ᱡᱟᱹᱱᱤᱡ ᱛᱟᱹᱨᱩᱵ ᱴᱷᱮᱱᱮ ᱞᱟᱠᱚᱵ ᱦᱚᱪᱚᱭᱮᱱᱟ ᱪᱟᱸᱫᱚ ᱵᱚᱸᱜᱟ ᱪᱮᱫᱟᱜ ᱪᱚ ᱠᱩᱲᱤᱫ ᱨᱟᱢᱟ ᱡᱚᱢ ᱞᱤᱧ ᱦᱮᱡ ᱮᱱᱟ ᱚᱲᱟᱜ ᱨᱮᱠᱚ ᱵᱩᱡᱟᱹᱧ ᱠᱷᱟᱱ ᱜᱚ ᱵᱟᱵᱟ ᱛᱟᱹᱠᱤᱱ ᱫᱟᱞ ᱜᱚᱡᱮᱧᱟᱹᱠᱤᱱ ᱥᱟᱜᱮᱱᱮ ᱢᱮᱱ ᱜᱚᱫ ᱠᱮᱫᱟᱭ ᱦᱟᱯᱮᱧ ᱧᱮᱞ ᱟᱹᱜᱩ ᱞᱮᱜᱮ ᱢᱟᱹᱭ ᱜᱩᱞ ᱨᱮᱱᱟᱜ ᱟᱲᱟᱝ ᱦᱚᱸ ᱵᱟᱝ ᱛᱩᱫ ᱞᱮᱱ ᱛᱟᱭᱟ ᱯᱟᱥᱮᱫ ᱩᱱᱤ ᱛᱟᱹᱨᱩᱵ ᱟᱲᱟᱝ ᱟᱸᱡᱚᱢ ᱛᱮ ᱱᱚᱛᱮ ᱜᱮᱭ ᱦᱤᱡᱩᱜ ᱟᱫᱚ ᱥᱟᱜᱮᱱᱮ ᱢᱚᱱᱮ ᱠᱮᱫᱟᱭ ᱱᱚᱣᱟ ᱫᱟᱨᱮ ᱨᱮ ᱫᱮᱡ ᱠᱟᱛᱮ ᱦᱟᱯᱮᱧ ᱧᱮᱞ ᱞᱮᱜᱮ ᱥᱮ ᱵᱷᱟᱞᱟ ᱥᱟᱢᱟᱝ ᱨᱮᱱᱟᱜ ᱫᱟᱨᱮ ᱨᱮ ᱥᱟᱜᱮᱱᱮ ᱫᱮᱡ ᱮᱱᱟ ᱟᱨ ᱚᱱᱛᱮᱭ ᱠᱚᱭᱚᱜ ᱠᱮᱫᱟ ᱧᱮᱞ ᱫᱚᱭ ᱨᱤᱢᱤᱞ ᱚᱛ ᱨᱮᱭ ᱠᱚᱸᱰᱮᱞ ᱟᱠᱟᱱᱟ ᱟᱨ ᱩᱱᱤ ᱛᱟᱹᱨᱩᱵ ᱫᱚ ᱢᱟᱹᱭ ᱵᱟᱭ ᱜᱮᱨ ᱞᱮᱫᱮᱭᱟ ᱵᱟᱭ ᱡᱚᱢ ᱞᱮᱫᱮᱭᱟ ᱧᱮᱞ ᱠᱮᱫᱟᱭ ᱩᱱᱤ ᱛᱟᱹᱨᱩᱵ ᱢᱟᱹᱭ ᱦᱚᱵᱚᱨ ᱠᱟᱛᱮ ᱡᱷᱩᱲ ᱥᱮᱫ ᱮ ᱤᱫᱤ ᱠᱮᱫᱮᱭᱟ ᱫᱟᱨᱮ ᱪᱚᱴ ᱠᱷᱚᱱ ᱥᱟᱱᱟᱢ ᱜᱮ ᱧᱮᱞ ᱧᱟᱢᱚᱜ ᱠᱟᱱᱟ ᱧᱮᱞ ᱫᱚᱭ ᱩᱱᱤ ᱛᱟᱹᱨᱩᱵ ᱟᱭᱟᱜ ᱨᱩᱯ ᱮ ᱵᱚᱫᱚᱞ ᱠᱮᱫ ᱛᱟᱭᱟ ᱩᱱᱤ ᱫᱚ ᱢᱤᱫᱴᱟᱝ ᱦᱚᱲ ᱜᱮ ᱛᱟᱹᱨᱩᱵ ᱟᱜ ᱵᱮᱥ ᱮ ᱦᱚᱨᱚᱜ ᱟᱠᱟᱫ ᱛᱟᱦᱮᱸᱫ ᱢᱤᱫᱴᱟᱝ ᱪᱷᱤᱴ ᱜᱮᱸᱫᱟᱜ ᱞᱮᱠᱟ ᱩᱰᱩᱠ ᱠᱟᱛᱮ ᱢᱟᱹᱭᱟᱜ ᱢᱚᱪᱟ ᱨᱮ ᱞᱟᱴᱷᱟᱣᱟᱫ ᱛᱟᱭᱟ ᱟᱨ ᱢᱤᱫᱴᱟᱝ ᱵᱚᱥᱛᱟ ᱨᱮ ᱥᱟᱢᱵᱟᱣ ᱠᱟᱛᱮ ᱜᱚᱜ ᱠᱟᱛᱮ ᱩᱱᱤ ᱦᱚᱲ ᱛᱟᱲᱟᱢ ᱮ ᱫᱷᱩᱨᱟᱹᱣ ᱮᱱᱟ ᱥᱟᱜᱮᱱᱮ ᱵᱩᱡᱽ ᱧᱟᱢ ᱠᱮᱫᱟᱭ ᱱᱩᱭ ᱜᱮ ᱚᱰᱜᱟ ᱫᱷᱚᱨᱟ ᱫᱚ ᱜᱩᱞ ᱞᱮᱠᱷᱟᱱ ᱯᱟᱥᱮᱫ ᱫᱚ ᱵᱤᱨ ᱨᱮᱭ ᱩᱜᱩ ᱠᱚᱫᱚ ᱚᱱᱟ ᱢᱚᱱᱮ ᱠᱟᱛᱮᱫ ᱵᱟᱹᱭ ᱵᱟᱹᱭ ᱛᱮ ᱫᱟᱨᱮ ᱠᱷᱚᱱ ᱟᱬᱜᱚ ᱠᱟᱛᱮᱫ ᱩᱱᱤ ᱦᱚᱲᱟᱜ ᱛᱟᱭᱚᱢ ᱛᱟᱭᱚᱢ ᱛᱮ ᱯᱟᱸᱡᱟᱭ ᱫᱷᱩᱨᱟᱹᱣ ᱮᱱᱟ ᱵᱤᱨ ᱥᱩᱲᱩᱠᱩᱡ ᱦᱚᱨ ᱟᱨ ᱚᱱᱟ ᱦᱚᱨ ᱛᱮᱜᱮᱭ ᱛᱟᱲᱟᱢ ᱟᱠᱟᱫᱟ ᱟᱨ ᱠᱟᱹᱴᱤᱡ ᱯᱷᱟᱨᱟᱠ ᱯᱷᱟᱨᱟᱠ ᱛᱮᱫᱚ ᱥᱟᱜᱮᱱ ᱩᱱᱤ ᱦᱚᱲ ᱫᱚ ᱟᱫᱚᱢ ᱴᱷᱮᱱᱮ ᱫᱩᱲᱩᱵ ᱡᱤᱨᱟᱹᱜ ᱠᱟᱱᱟ ᱥᱟᱜᱮᱱ ᱦᱚᱸ ᱩᱱ ᱫᱚᱭ ᱛᱷᱤᱨᱚᱜ ᱠᱟᱱᱟ ᱩᱱᱤ ᱦᱚᱲ ᱛᱟᱲᱟᱢᱮ ᱮᱦᱚᱵ ᱮᱫ ᱠᱷᱟᱱ ᱥᱟᱜᱮᱱ ᱦᱚᱸᱭ ᱯᱟᱸᱡᱟᱭᱮ ᱠᱟᱱᱟ ᱚᱱᱠᱟ ᱚᱱᱠᱟ ᱛᱮ ᱵᱩᱨᱩ ᱠᱷᱚᱱ ᱫᱚᱭ ᱳᱰᱳᱝ ᱮᱱᱟ ᱟᱨ ᱦᱚᱨ ᱰᱟᱦᱟᱨ ᱵᱟᱹᱜᱤ ᱠᱟᱛᱮ ᱠᱷᱮᱛ ᱵᱟᱹᱫᱽ ᱟᱲᱮ ᱟᱲᱮ ᱛᱮ ᱛᱟᱲᱟᱢ ᱮ ᱮᱦᱚᱵ ᱠᱮᱫᱟ᱾ ᱥᱟᱜᱮᱱ ᱦᱚᱸ ᱚᱱᱠᱟᱭ ᱛᱟᱲᱟᱢ ᱟᱠᱟᱫᱟ᱾ ᱛᱟᱲᱟᱢ ᱛᱟᱲᱟᱢ ᱛᱮ ᱩᱱᱤ ᱦᱚᱲ ᱥᱮᱴᱮᱨ ᱮᱱᱟᱭ ᱵᱮᱲᱳ ᱥᱴᱮᱥᱚᱱ ᱛᱮ᱾ ᱥᱟᱜᱮᱱ ᱦᱚᱸᱭ ᱥᱮᱴᱮᱨ ᱮᱱᱟ᱾ ᱱᱚᱛᱮ ᱪᱟᱢᱯᱟ ᱟᱨ ᱥᱩᱨᱟᱹᱭ ᱦᱮᱡ ᱠᱟᱛᱮ ᱧᱮᱞ ᱫᱚ ᱠᱤᱱ ᱚᱲᱟᱜ ᱛᱚ ᱯᱷᱟᱸᱠᱟ, ᱜᱤᱫᱽᱨᱟᱹ ᱢᱟ ᱵᱟᱹᱱᱩᱜ ᱠᱤᱱ, ᱚᱠᱟ ᱮᱱᱟ ᱠᱤᱱ ᱵᱷᱟᱞᱟ? ᱦᱟᱹᱱᱤ ᱱᱟᱹᱭ ᱜᱤᱫᱽᱨᱟᱹ ᱴᱷᱮᱱ ᱠᱩᱞᱤ ᱠᱟᱛᱮ ᱢᱤᱫᱴᱟᱝ ᱜᱮ ᱛᱮᱞᱟ ᱠᱤᱱ ᱧᱟᱢ ᱠᱮᱫᱟ, ᱟᱞᱮ ᱫᱚ ᱵᱟᱝ ᱞᱮ ᱧᱮᱞ ᱟᱠᱟᱫ ᱠᱤᱱᱟ᱾ ᱛᱮᱦᱮᱧ ᱫᱚ ᱟᱞᱮ ᱥᱟᱶ ᱵᱟᱝ ᱠᱤᱱ ᱮᱱᱮᱡ ᱟᱠᱟᱱᱟ᱾ ᱜᱚᱴᱟ ᱟᱹᱛᱩ ᱠᱤᱱ ᱫᱟᱬᱟ ᱠᱮᱫᱟ ᱛᱤᱱᱟᱹᱜ ᱠᱤᱱ ᱦᱚᱦᱚ ᱠᱮᱫᱟ ᱧᱩᱛᱩᱢ ᱧᱩᱢ ᱧᱩᱢ ᱛᱮ ᱵᱟᱝ ᱪᱮᱞᱮ ᱜᱮ ᱵᱟᱝ ᱠᱚ ᱜᱚᱝ ᱞᱮᱫ ᱠᱤᱱᱟ ᱜᱤᱫᱽᱨᱟᱹ ᱵᱤᱪᱷᱩᱠ ᱛᱮ ᱪᱟᱢᱯᱟᱭ ᱢᱩᱞᱤᱱ ᱮᱱᱟ ᱫᱤᱥᱟᱹ ᱟᱫ ᱠᱟᱛᱮ ᱵᱷᱤᱸᱫᱟᱹᱲ ᱮᱱᱟ ᱜᱚᱴᱟ ᱟᱹᱛᱩ ᱦᱚᱲ ᱠᱚ ᱵᱩᱡᱽ ᱠᱮᱫᱟ ᱥᱟᱜᱮᱱ ᱟᱨ ᱨᱤᱢᱤᱞ ᱫᱚ ᱠᱤᱱ ᱟᱫ ᱟᱠᱟᱱᱟ ᱟᱹᱛᱩ ᱦᱚᱲ ᱜᱮ ᱟᱫᱚᱢ ᱫᱚ ᱵᱩᱨᱩ ᱠᱚᱨᱮ ᱟᱫᱚᱢ ᱫᱚ ᱮᱴᱟᱜ ᱟᱹᱛᱩ ᱠᱚᱨᱮ ᱟᱫᱚᱢ ᱫᱚ ᱯᱩᱠᱷᱨᱤ ᱠᱚᱨᱮ ᱡᱟᱞ ᱜᱤᱰᱤ ᱠᱟᱛᱮ ᱯᱟᱪᱮᱫ ᱠᱤᱱ ᱰᱩᱵᱩᱡ ᱟᱠᱟᱱ ᱯᱟᱸᱡᱟ ᱠᱚ ᱫᱷᱩᱨᱟᱹᱣ ᱮᱱᱟ ᱵᱟᱝᱠᱤᱱ ᱧᱟᱢ ᱞᱮᱱᱟ ᱚᱠᱟ ᱨᱮᱜᱮ ᱡᱷᱚᱛᱚ ᱦᱚᱲ ᱠᱚ ᱵᱩᱡᱽ ᱧᱟᱢ ᱠᱮᱫᱟ ᱡᱟᱹᱱᱤᱡ ᱚᱰᱜᱟ ᱫᱷᱚᱨᱟ ᱜᱮ ᱩᱱᱠᱤᱱ ᱫᱚᱠᱚ ᱟᱹᱛᱠᱤᱨ ᱟᱠᱟᱫ ᱠᱤᱱᱟ᱾ ᱱᱚᱛᱮ ᱟᱭᱢᱟ ᱜᱷᱟᱹᱲᱤᱡ ᱥᱴᱮᱥᱚᱱ ᱨᱮ ᱫᱩᱲᱩᱵ ᱦᱳᱭ ᱟᱠᱟᱱᱟ᱾ ᱥᱟᱜᱮᱱ ᱪᱮᱫ ᱮ ᱵᱩᱨᱫᱷᱤᱭᱟ᱾ ᱫᱤᱠᱩ ᱨᱚᱲ ᱦᱚᱸ ᱢᱚᱡᱽ ᱛᱮ ᱵᱟᱭ ᱵᱟᱲᱟᱭᱟ᱾ ᱚᱠᱚᱭ ᱮ ᱢᱮᱛᱟᱭᱟ᱾ ᱱᱚᱛᱮᱭ ᱵᱚᱛᱚᱨᱚᱜ ᱠᱟᱱᱟ ᱯᱟᱥᱮᱫ ᱩᱱᱤ ᱦᱚᱲ ᱮ ᱵᱩᱡᱽ ᱫᱟᱨᱟᱢ ᱮ᱾ ᱢᱚᱱᱮᱭ ᱜᱚᱴᱟ ᱟᱠᱟᱫᱟ ᱩᱱᱤ ᱦᱚᱲᱟᱜ ᱛᱟᱭᱚᱢ ᱜᱮ ᱵᱟᱭ ᱵᱟᱹᱜᱤᱭᱟᱜᱼᱟ᱾ ᱥᱴᱮᱥᱚᱱ ᱥᱩᱨ ᱨᱮᱱᱟᱜ ᱰᱚᱵᱷᱟᱜ ᱥᱮᱫ ᱪᱟᱞᱟᱣ ᱠᱟᱛᱮ ᱥᱟᱜᱮᱱ ᱞᱚᱥᱚᱫ ᱠᱚᱭ ᱚᱡᱚᱜ ᱡᱚᱝ ᱟᱱᱟ ᱡᱟᱛᱮ ᱠᱚᱠᱚᱭ ᱜᱤᱫᱽᱨᱟᱹ ᱞᱮᱠᱟ ᱠᱚ ᱧᱮᱞᱮ ᱢᱟ᱾ ᱩᱱᱜᱮ ᱜᱟᱹᱰᱤ ᱦᱚᱸ ᱵᱚᱞᱚᱭᱮᱱᱟ᱾ ᱢᱟᱭᱤᱠ ᱛᱮᱠᱚ ᱨᱚᱲ ᱠᱮᱫᱟ ᱟᱥᱟᱱᱥᱳᱞ ᱠᱷᱚᱱ ᱟᱫᱽᱨᱟ ᱪᱟᱞᱟᱜ ᱜᱟᱹᱰᱤ ᱵᱚᱞᱚᱱ ᱠᱟᱱᱟ᱾ ᱜᱟᱹᱰᱤ ᱦᱮᱡ ᱮᱱ ᱠᱷᱟᱱ ᱩᱱᱤ ᱦᱚᱲ ᱚᱱᱟ ᱜᱟᱹᱰᱤ ᱨᱮᱭ ᱫᱮᱡ ᱮᱱᱟ, ᱥᱟᱜᱮᱱ ᱦᱚᱸᱭ ᱫᱮᱡ ᱮᱱᱟ᱾ ᱡᱚᱭᱪᱚᱱᱰᱤ ᱯᱟᱦᱟᱲ ᱛᱟᱵ ᱠᱟᱛᱮ ᱵᱚᱞᱚᱭᱮᱱᱟ ᱚᱱᱟ ᱜᱟᱹᱰᱤ ᱟᱫᱽᱨᱟ ᱥᱴᱮᱥᱚᱱ ᱛᱮ᱾ ᱩᱱᱤ ᱦᱚᱲ ᱮ ᱟᱬᱜᱚᱭᱮᱱ ᱠᱷᱟᱱ ᱥᱟᱜᱮᱱ ᱦᱚᱸᱭ ᱟᱬᱜᱚᱭᱮᱱᱟ᱾ ᱢᱤᱫ ᱥᱴᱮᱥᱚᱱ ᱢᱟᱹᱪᱤ ᱨᱮ ᱵᱚᱥᱛᱟ ᱫᱚᱦᱚ ᱠᱮᱫᱟᱭ ᱩᱱᱤ ᱦᱚᱲ᱾ ᱥᱟᱜᱮᱱ ᱦᱚᱸ ᱚᱱᱟ ᱥᱩᱨ ᱠᱚᱨᱮ ᱜᱮᱭ ᱛᱤᱸᱜᱩᱭᱮᱱᱟ᱾ ᱪᱮᱫ ᱪᱚᱭ ᱪᱤᱠᱟᱹᱭᱟ ᱥᱟᱜᱮᱱ᱾ ᱩᱱᱜᱮ ᱥᱟᱜᱮᱱᱮ ᱧᱮᱞ ᱠᱮᱫᱟᱭ ᱵᱟᱨᱭᱟ ᱦᱚᱲ ᱴᱤᱴᱤ ᱨᱚᱲ ᱨᱚᱲ ᱛᱮᱠᱤᱱ ᱪᱟᱞᱟᱜ ᱠᱟᱱᱟ᱾ ᱥᱟᱜᱮᱱ ᱪᱮᱫ ᱪᱚᱭ ᱵᱩᱡᱽ ᱠᱮᱫᱟ, ᱩᱱᱠᱤᱱ ᱥᱩᱨ ᱨᱮᱭ ᱧᱤᱨ ᱪᱟᱞᱟᱣ ᱮᱱᱟ᱾ ᱢᱤᱫᱴᱟᱝ ᱴᱤᱴᱤᱭ ᱢᱮᱱ ᱜᱚᱫ ᱠᱮᱫᱟ, ᱡᱟ ᱵᱷᱟᱜᱽ, ᱨᱩᱯᱤᱭᱟ ᱱᱟᱦᱤ ᱦᱮᱭ᱾ ᱥᱟᱜᱮᱱᱮ ᱢᱮᱱ ᱠᱮᱫᱟ, ᱤᱧ ᱫᱚ ᱠᱚᱠᱚᱭ ᱜᱤᱫᱽᱨᱟᱹ ᱫᱚᱧ ᱵᱟᱝ ᱠᱟᱱᱟ, ᱢᱤᱫᱴᱟᱝ ᱢᱩᱦᱤᱢ ᱨᱮᱧ ᱧᱩᱨᱩ ᱟᱠᱟᱱᱟ᱾ ᱩᱱᱠᱤᱱ ᱴᱤᱴᱤ ᱟᱪᱠᱟᱭᱮᱱᱟ ᱠᱤᱱ ᱦᱚᱲ ᱜᱤᱫᱽᱨᱟᱹ ᱧᱮᱞᱛᱮ᱾ ᱢᱮᱱ ᱠᱮᱫᱟ ᱠᱤᱱ, ᱪᱮᱫ ᱪᱤᱠᱟᱹ ᱟᱠᱟᱱᱟ ᱵᱟᱹᱵᱩ, ᱢᱟ ᱞᱟᱹᱭ ᱢᱮ᱾ ᱢᱤᱫ ᱢᱤᱫ ᱛᱮ ᱡᱷᱚᱛᱚ ᱠᱟᱛᱷᱟᱭ ᱞᱟᱹᱭᱟᱫ ᱠᱤᱱᱟ ᱥᱟᱜᱮᱱ ᱢᱤᱫᱴᱟᱝ ᱴᱤᱴᱤ ᱢᱳᱵᱟᱭᱤᱞ ᱛᱮ ᱚᱠᱚᱭ ᱴᱷᱮᱱ ᱪᱚᱭ ᱯᱷᱳᱱ ᱜᱚᱫ ᱠᱮᱫᱟ ᱢᱤᱫ ᱜᱷᱟᱹᱲᱤᱡ ᱛᱮ ᱫᱚᱢᱮ ᱯᱩᱞᱤᱥ ᱠᱚ ᱦᱮᱡ ᱜᱚᱫ ᱮᱱᱟ ᱟᱨ ᱩᱱᱤ ᱦᱚᱲ ᱠᱚ ᱜᱷᱮᱨᱟᱣ ᱮᱥᱮᱫ ᱠᱮᱫᱮᱭᱟ ᱩᱱᱤ ᱦᱚᱲᱮ ᱢᱮᱱ ᱠᱮᱫᱟ ᱠᱮᱭᱟ ᱵᱟᱛ ᱯᱩᱞᱤᱥ ᱠᱚ ᱢᱮᱱ ᱠᱮᱫᱟ ᱛᱩᱢᱦᱟᱨᱟ ᱵᱮᱜᱽ ᱢᱮ ᱠᱮᱭᱟ ᱦᱮ ᱩᱱᱤ ᱦᱚᱲ ᱫᱤᱡ ᱫᱤᱡ ᱛᱮᱭ ᱢᱮᱱ ᱜᱚᱫ ᱠᱮᱫᱟ ᱠᱩᱪ ᱱᱟᱦᱤ ᱥᱟᱢᱟᱱ ᱦᱮ ᱥᱟᱵ ᱯᱩᱞᱤᱥ ᱠᱚᱨᱮᱱ ᱢᱟᱨᱟᱝ ᱜᱚᱢᱠᱮᱭ ᱢᱮᱱ ᱠᱮᱫᱟ ᱠᱷᱳᱞᱳ ᱵᱮᱜᱽ ᱠᱷᱳᱞᱳ ᱱᱤᱠᱟᱞᱳ ᱥᱟᱢᱟᱱ ᱫᱤᱠᱷᱟᱣ ᱠᱮᱭᱟ ᱥᱟᱢᱟᱱ ᱱᱮᱦᱤ ᱠᱩᱪ ᱱᱮᱦᱤ ᱥᱟᱵ ᱢᱮᱱᱛᱨᱟ ᱩᱱᱤ ᱦᱚᱲᱮ ᱫᱟᱹᱲᱮᱫ ᱛᱟᱦᱮᱸ ᱠᱟᱱᱟᱭ ᱯᱩᱞᱤᱥ ᱠᱚ ᱥᱟᱵ ᱜᱚᱫ ᱠᱮᱫᱮᱭᱟ ᱮᱴᱟᱜ ᱯᱩᱞᱤᱥ ᱵᱚᱥᱛᱟ ᱞᱟᱲᱟ ᱠᱟᱛᱮ ᱠᱚ ᱧᱮᱞ ᱢᱤᱫᱴᱟᱝ ᱠᱩᱲᱤ ᱜᱤᱫᱽᱨᱟᱹ ᱱᱩᱭ ᱛᱚ ᱜᱤᱫᱽᱨᱟᱹ ᱠᱩᱢᱵᱽᱲᱩᱭᱤᱡ ᱠᱟᱱᱟᱭ ᱡᱩᱜᱽᱛᱮ ᱟᱫᱚᱢ ᱯᱩᱞᱤᱥ ᱩᱱᱤ ᱦᱚᱲ ᱨᱩᱞᱛᱮ ᱫᱟᱫᱟᱞ ᱠᱚ ᱫᱷᱩᱨᱟᱹᱣ ᱮᱱᱟ ᱥᱟᱜᱮᱱ ᱟᱨ ᱨᱤᱢᱤᱞ ᱟᱛᱮ ᱴᱤᱴᱤ ᱟᱨ ᱯᱩᱞᱤᱥ ᱠᱚ ᱩᱱᱤ ᱦᱚᱲ ᱥᱟᱵ ᱠᱟᱛᱮ ᱚᱯᱷᱤᱥ ᱥᱮᱱ ᱠᱚ ᱪᱟᱞᱟᱣ ᱮᱱᱟ ᱟᱨ ᱠᱟᱹᱦᱱᱤ ᱦᱚᱸ ᱱᱚᱰᱮ ᱜᱮ ᱢᱩᱪᱟᱹᱫ ᱮᱱᱟ ᱢᱟ ᱛᱟᱦᱞᱮ ᱠᱟᱹᱦᱱᱤ ᱡᱩᱫᱤ ᱵᱚᱱ ᱠᱩᱥᱤᱭᱟᱫᱟ ᱛᱟᱦᱞᱮ ᱠᱷᱟᱱ ᱢᱤᱫᱴᱟᱝ ᱞᱟᱭᱤᱠ ᱟᱨ ᱜᱟᱛᱮ ᱠᱚᱴᱷᱮᱱ ᱥᱮᱭᱟᱨ ᱫᱚ ᱟᱞᱚ ᱵᱚᱱ ᱦᱤᱲᱤᱧ ᱢᱟ